ᱥᱟᱱᱟᱢ ᱠᱚ ᱥᱟᱹᱜᱩᱱ ᱡᱚᱦᱟᱨ ᱥᱟᱶᱛᱮ ᱥᱟᱹᱜᱩᱱ ᱫᱟᱨᱟᱢ ᱟᱨ ᱛᱮᱦᱮᱧᱟᱜ ᱱᱚᱣᱟ ᱵᱷᱤᱰᱤᱭᱳ ᱨᱮᱫᱚ ᱥᱟᱹᱨᱤ ᱫᱷᱚᱨᱚᱢ ᱟᱨ ᱥᱟᱨᱱᱟ ᱫᱷᱚᱨᱚᱢ ᱵᱟᱨᱮᱛᱮ ᱠᱤᱪᱷᱩ ᱠᱟᱛᱷᱟ ᱵᱚᱱ ᱨᱚᱲᱟ ᱛᱚ ᱫᱮᱞᱟ ᱵᱚᱱ ᱮᱛᱚᱦᱚᱵ ᱞᱮᱜᱮ ᱛᱚ ᱥᱟᱱᱟᱢ ᱜᱮᱵᱚᱱ ᱵᱟᱲᱟᱭᱟ ᱱᱤᱛᱚᱜ ᱟᱵᱚ ᱟᱹᱫᱤᱵᱟᱹᱥᱤ ᱥᱟᱱᱛᱟᱲ ᱦᱚᱲ ᱢᱤᱫᱴᱟᱝ ᱫᱷᱚᱨᱚᱢ ᱨᱮᱱᱟᱜ ᱠᱳᱰ ᱧᱟᱢ ᱞᱟᱹᱜᱤᱫ ᱛᱮ ᱟᱹᱰᱤ ᱡᱳᱨ ᱵᱚᱱ ᱠᱩᱨᱩᱢᱩᱴᱩ ᱟᱠᱟᱫᱟ ᱟᱨ ᱥᱟᱹᱨᱤᱜᱮ ᱟᱢ ᱡᱟᱦᱟᱸ ᱫᱷᱚᱨᱚᱢ ᱨᱮᱢ ᱛᱟᱦᱮᱱᱟ ᱥᱮ ᱟᱵᱚ ᱡᱟᱦᱟᱸ ᱫᱷᱚᱨᱚᱢ ᱨᱮᱵᱚᱱ ᱛᱟᱦᱮᱱᱟ ᱚᱱᱟ ᱨᱮᱱᱟᱜ ᱢᱤᱫᱴᱟᱝ ᱠᱳᱰ ᱧᱟᱢ ᱫᱚ ᱚᱵᱚᱥᱥᱳᱭ ᱞᱟᱹᱠᱛᱤ ᱠᱟᱱ ᱜᱮᱭᱟ ᱟᱨ ᱠᱳᱰ ᱫᱚ ᱱᱚᱣᱟ ᱠᱷᱟᱹᱛᱤᱨ ᱜᱮ ᱞᱟᱹᱠᱛᱤ ᱡᱮ ᱠᱳᱰ ᱫᱚ ᱢᱤᱫᱴᱟᱝ ᱟᱢᱟᱜ ᱫᱷᱚᱨᱚᱢᱮ ᱞᱟᱹᱭᱟ ᱥᱮ ᱟᱢᱟᱜ ᱩᱯᱨᱩᱢᱮ ᱞᱟᱹᱭᱟ ᱟᱢ ᱫᱚ ᱚᱠᱟ ᱫᱷᱚᱨᱚᱢ ᱨᱮᱱ ᱦᱚᱲ ᱠᱟᱱᱟᱢ ᱢᱮᱱᱛᱮ᱾ ᱛᱚ ᱡᱟᱦᱟᱱᱟᱜ ᱢᱮᱱ ᱮᱛᱚᱦᱚᱵ ᱢᱟᱲᱟᱝ ᱨᱮ ᱟᱯᱮ ᱠᱚ ᱱᱚᱣᱟ ᱜᱤᱧ ᱞᱟᱹᱭ ᱟᱯᱮᱭᱟ ᱡᱮ ᱤᱧ ᱫᱚ ᱥᱟᱹᱨᱤ ᱥᱟᱯᱚᱴ ᱦᱚᱸᱧ ᱵᱟᱝ ᱠᱟᱱᱟ ᱥᱮ ᱥᱟᱨᱱᱟ ᱥᱟᱯᱚᱴ ᱦᱚᱸᱧ ᱵᱟᱝ ᱠᱟᱱᱟ᱾ ᱱᱤᱛᱚᱜ ᱟᱵᱚ ᱥᱟᱶᱛᱟ ᱛᱟᱞᱟ ᱨᱮ ᱥᱮ ᱥᱚᱢᱟᱡᱽ ᱛᱟᱞᱟ ᱨᱮ ᱡᱟᱦᱟᱸ ᱞᱮᱠᱟ ᱪᱟᱞᱟᱜ ᱠᱟᱱᱟ ᱥᱮ ᱦᱟᱯᱮᱱ ᱫᱤᱱ ᱨᱮ ᱟᱵᱚ ᱥᱟᱶᱛᱟ ᱛᱟᱞᱟ ᱨᱮ ᱪᱮᱫ ᱞᱮᱠᱟ ᱦᱩᱭ ᱫᱟᱲᱮᱭᱟᱜᱼᱟ ᱚᱱᱟ ᱵᱟᱠᱷᱨᱟ ᱤᱧᱟᱹᱜ ᱢᱚᱱᱮ ᱨᱮ ᱡᱟᱦᱟᱸ ᱜᱮ ᱩᱭᱦᱟᱹᱨ ᱢᱮᱱᱟᱜ ᱚᱱᱟ ᱜᱮ ᱟᱯᱮ ᱛᱟᱞᱟᱧ ᱥᱮᱭᱟᱨ ᱮᱫᱟ ᱡᱮ ᱤᱧ ᱫᱚ ᱥᱟᱨᱱᱟ ᱥᱟᱯᱚᱴ ᱥᱮ ᱥᱟᱹᱨᱤ ᱥᱟᱯᱚᱴ ᱠᱟᱛᱮ ᱠᱟᱛᱷᱟᱧ ᱨᱚᱲ ᱮᱫᱟ ᱚᱱᱠᱟ ᱫᱚ ᱚᱠᱚᱭ ᱜᱮ ᱟᱞᱚ ᱯᱮ ᱢᱚᱱᱮ ᱠᱟᱜᱼᱟ ᱛᱚ ᱱᱤᱛᱚᱜ ᱟᱵᱚᱣᱟᱜ ᱱᱚᱣᱟ ᱫᱷᱚᱨᱚᱢ ᱠᱷᱟᱹᱛᱤᱨ ᱥᱮ ᱥᱟᱹᱨᱤ ᱥᱮ ᱥᱟᱨᱱᱟ ᱫᱷᱚᱨᱚᱢ ᱠᱷᱟᱹᱛᱤᱨ ᱟᱵᱚᱣᱟᱜ ᱥᱟᱱᱛᱟᱲ ᱛᱟᱞᱟ ᱨᱮ ᱢᱤᱫᱴᱟᱝ ᱜᱮᱯ ᱛᱚᱭᱨᱤ ᱮᱱᱟ ᱥᱮ ᱢᱤᱫᱴᱟᱝ ᱵᱟᱨᱭᱟ ᱟᱞᱟᱫᱟ ᱟᱞᱟᱫᱟ ᱫᱷᱚᱨᱢᱚ ᱦᱩᱭ ᱮᱱᱟ ᱛᱚᱵᱮ ᱡᱮ ᱫᱷᱚᱨᱚᱢ ᱨᱮᱱᱟᱜ ᱠᱳᱰ ᱵᱚᱱ ᱧᱟᱢ ᱞᱮᱠᱷᱟᱱ ᱜᱮ ᱡᱮ ᱱᱚᱣᱟ ᱫᱚ ᱱᱚᱰᱮ ᱜᱮ ᱪᱟᱵᱟᱜᱼᱟ ᱚᱱᱠᱟ ᱫᱚ ᱵᱟᱝ ᱠᱟᱱᱟ ᱛᱮᱦᱮᱧ ᱟᱵᱚ ᱡᱟᱦᱟᱸᱭ ᱥᱟᱨᱱᱟ ᱫᱷᱚᱨᱚᱢ ᱥᱮ ᱥᱟᱹᱨᱤ ᱫᱷᱚᱨᱚᱢ ᱞᱟᱹᱜᱤᱫ ᱵᱚᱱ ᱞᱟᱹᱲᱦᱟᱹᱭ ᱠᱟᱱᱟ ᱛᱚ ᱡᱟᱦᱟᱸ ᱛᱤᱱᱟᱹᱜ ᱫᱤᱱ ᱟᱵᱚ ᱫᱷᱚᱨᱚᱢ ᱨᱮᱱᱟᱜ ᱠᱳᱰ ᱵᱟᱝ ᱵᱚᱱ ᱧᱟᱢᱮᱜᱼᱟ ᱩᱱᱟᱹᱜ ᱫᱤᱱ ᱫᱚ ᱚᱵᱚᱥᱥᱳᱭ ᱟᱵᱚ ᱵᱟᱝᱵᱚᱱ ᱛᱷᱤᱨᱚᱜᱼᱟ ᱢᱮᱱᱠᱷᱟᱱ ᱡᱮ ᱦᱤᱞᱳᱜ ᱜᱮ ᱡᱟᱦᱟᱸ ᱫᱷᱚᱨᱚᱢ ᱨᱮᱱᱟᱜ ᱜᱮ ᱠᱳᱰ ᱵᱚᱱ ᱧᱟᱢᱟ ᱤᱱᱟᱹ ᱦᱤᱞᱳᱜ ᱜᱮ ᱦᱩᱰᱤᱧ ᱫᱚ ᱵᱟᱝ ᱦᱩᱰᱤᱧ ᱠᱷᱚᱱᱟᱜ ᱟᱹᱰᱤ ᱢᱟᱨᱟᱝ ᱢᱤᱫᱴᱟᱝ ᱜᱮᱯ ᱛᱳᱭᱨᱤᱜᱼᱟ ᱟᱵᱚ ᱛᱟᱞᱟᱨᱮ ᱡᱮ ᱦᱤᱞᱳᱜ ᱜᱮ ᱡᱟᱦᱟᱸᱴᱟᱜ ᱫᱷᱚᱨᱢᱚ ᱨᱮᱱᱟᱜ ᱜᱮ ᱠᱳᱰ ᱵᱚᱱ ᱧᱟᱢᱟ ᱤᱱᱟᱹ ᱦᱤᱞᱳᱜ ᱠᱷᱚᱱᱜᱮ ᱟᱵᱚᱣᱟᱜ ᱥᱟᱶᱛᱟ ᱨᱮᱱᱟᱜ ᱡᱟᱦᱟᱸ ᱵᱚᱸᱜᱟᱼᱵᱩᱨᱩ ᱚᱱᱟᱦᱚᱸ ᱵᱚᱫᱚᱞᱚᱜ ᱛᱟᱵᱚᱱᱟ ᱡᱟᱦᱟᱸᱭ ᱵᱚᱸᱜᱟ ᱵᱩᱨᱩ ᱢᱮᱱᱟᱜ ᱠᱚ ᱛᱟᱵᱚᱱᱟ ᱩᱱᱠᱩ ᱦᱚᱸ ᱯᱟᱞᱮ ᱠᱚ ᱵᱚᱫᱚᱞᱚᱜᱼᱟ ᱟᱨ ᱚᱱᱟ ᱥᱟᱶᱛᱮ ᱟᱵᱚ ᱥᱟᱱᱛᱟᱲ ᱛᱟᱞᱟᱨᱮ ᱟᱵᱚ ᱡᱟᱦᱟᱸ ᱞᱮᱠᱟ ᱵᱚᱭᱦᱟ ᱵᱚᱭᱦᱟ ᱵᱚᱱ ᱢᱚᱱᱮᱭᱟ ᱥᱮ ᱢᱤᱫᱴᱟᱝ ᱯᱚᱨᱤᱵᱟᱨ ᱨᱮᱱ ᱥᱮ ᱢᱤᱫᱴᱟᱝ ᱜᱷᱟᱨᱚᱸᱡᱽ ᱨᱮᱱ ᱵᱚᱱ ᱢᱚᱱᱮᱭᱟ ᱚᱱᱟ ᱦᱚᱸ ᱪᱟᱵᱟᱜᱼᱟ ᱢᱤᱫ ᱫᱤᱱ ᱦᱤᱞᱳᱜ ᱱᱚᱝᱠᱟ ᱦᱚᱸ ᱦᱩᱭᱩᱜᱼᱟ ᱡᱮ ᱥᱟᱹᱨᱤ ᱥᱚᱸᱜᱮ ᱥᱟᱨᱱᱟ ᱵᱟᱭ ᱯᱮᱲᱟ ᱫᱟᱲᱮᱭᱟᱜᱼᱟ ᱟᱨ ᱥᱟᱨᱱᱟ ᱥᱚᱸᱜᱮ ᱥᱟᱹᱨᱤ ᱵᱟᱭ ᱯᱮᱲᱟ ᱫᱟᱲᱮᱭᱟᱜᱼᱟ ᱢᱤᱫ ᱫᱤᱱ ᱦᱤᱞᱳᱜ ᱱᱚᱝᱠᱟ ᱦᱚᱸ ᱦᱩᱭᱩᱜᱼᱟ ᱡᱮ ᱥᱟᱨᱱᱟ ᱟᱢ ᱵᱟᱹᱲᱤᱡ ᱮ ᱢᱮᱛᱟᱢᱟ ᱥᱮ ᱥᱟᱹᱨᱤ ᱥᱟᱨᱱᱟ ᱵᱟᱹᱲᱤᱡ ᱮ ᱢᱮᱛᱟᱭᱟ ᱥᱟᱹᱨᱤ ᱜᱮ ᱛᱮᱦᱮᱧ ᱟᱵᱚ ᱥᱟᱱᱛᱟᱲ ᱛᱟᱞᱟ ᱨᱮ ᱡᱟᱦᱟᱸ ᱞᱮᱠᱟ ᱦᱩᱭᱮᱱᱟ ᱤᱧ ᱫᱚ ᱛᱤᱥ ᱨᱮᱦᱚᱸ ᱵᱟᱹᱧ ᱦᱩᱫᱤᱥ ᱞᱮᱫᱟ ᱡᱮ ᱟᱵᱚ ᱥᱟᱱᱛᱟᱲ ᱛᱟᱞᱟ ᱨᱮᱦᱚᱸ ᱟᱵᱚ ᱟᱵᱚ ᱜᱮᱵᱚᱱ ᱞᱟᱹᱲᱦᱟᱹᱭᱟ ᱢᱮᱱᱛᱮ ᱥᱮ ᱟᱵᱚ ᱛᱟᱞᱟ ᱨᱮᱦᱚᱸ ᱢᱤᱫᱴᱟᱝ ᱜᱮᱯ ᱵᱮᱱᱟᱜᱼᱟ ᱢᱮᱱᱛᱮ ᱥᱮ ᱜᱮᱯ ᱛᱩᱭᱨᱤᱜᱼᱟ ᱢᱮᱱᱛᱮ ᱥᱟᱹᱨᱤ ᱜᱮ ᱛᱮᱦᱮᱧ ᱟᱵᱚᱣᱟᱜ ᱥᱟᱱᱛᱟᱲ ᱥᱚᱢᱟᱡᱽ ᱦᱚᱸ ᱚᱲᱮᱡ ᱠᱟᱱᱛᱷᱟ ᱞᱮᱠᱟ ᱡᱷᱤᱸᱜᱚᱞ ᱡᱷᱚᱸᱜᱚᱞ ᱪᱟᱵᱟᱭᱮᱱᱟ ᱟᱥᱚᱞᱮ ᱱᱤᱛᱚᱜ ᱟᱵᱚᱣᱟᱜ ᱥᱚᱢᱟᱡᱽ ᱨᱮ ᱱᱚᱝᱠᱟ ᱦᱩᱭ ᱟᱠᱟᱱᱟ ᱡᱮ ᱡᱟᱦᱟᱸᱭ ᱜᱮ ᱦᱚᱲ ᱥᱟᱵ ᱠᱟᱛᱮ ᱥᱮ ᱡᱟᱦᱟᱸᱭ ᱜᱮ ᱥᱴᱨᱚᱝ ᱥᱤᱠᱩᱨᱤᱴᱤ ᱠᱟᱛᱮ ᱮ ᱠᱚᱨᱟᱣᱮᱫᱼᱟ ᱩᱱᱤ ᱜᱮᱵᱚᱱ ᱢᱟᱱᱟᱣᱮ ᱠᱟᱱᱟ ᱥᱮ ᱩᱱᱤᱭᱟᱜ ᱜᱮ ᱵᱷᱟᱹᱞᱤ ᱵᱚᱱ ᱢᱚᱱᱮᱭᱮᱫᱟ ᱥᱮ ᱩᱱᱤᱭᱟᱜ ᱜᱮᱵᱚᱱ ᱢᱮᱱᱫᱟ ᱡᱮ ᱱᱚᱣᱟ ᱫᱚ ᱴᱷᱤᱠ ᱜᱮᱭᱟ ᱢᱮᱱᱛᱮ ᱟᱨ ᱱᱚᱣᱟ ᱠᱟᱛᱷᱟ ᱫᱚ ᱱᱚᱣᱟ ᱠᱷᱟᱹᱛᱤᱨ ᱛᱮᱜᱮᱧ ᱢᱮᱱ ᱠᱮᱫᱟ ᱪᱮᱫᱟᱜ ᱥᱮ ᱱᱤᱛᱚᱜ ᱟᱵᱚ ᱫᱩᱱᱤᱭᱟᱹ ᱨᱮ ᱟᱹᱰᱤ ᱨᱚᱠᱚᱢ ᱜᱷᱚᱴᱚᱱᱟ ᱜᱷᱚᱴᱟᱜ ᱠᱟᱱᱟ ᱟᱨ ᱱᱚᱣᱟ ᱥᱳᱥᱟᱞ ᱢᱤᱰᱤᱭᱟ ᱠᱷᱟᱹᱛᱤᱨ ᱛᱮ ᱢᱤᱫ ᱢᱤᱫᱴᱟᱝ ᱟᱯᱰᱮᱴ ᱵᱚ ᱧᱟᱢ ᱮᱫᱟ ᱥᱮ ᱫᱩᱱᱤᱭᱟᱹ ᱨᱮ ᱪᱮᱫ ᱜᱷᱚᱴᱟᱜ ᱠᱟᱱᱟ ᱚᱱᱟ ᱦᱚᱸ ᱵᱚᱱ ᱧᱮᱞ ᱧᱟᱢ ᱮᱫᱟ ᱛᱚ ᱚᱱᱟ ᱥᱟᱶᱛᱮ ᱤᱧ ᱡᱟᱦᱟᱸᱧ ᱧᱮᱞ ᱠᱟᱜᱼᱟ ᱚᱱᱟᱜᱮ ᱟᱯᱮᱧ ᱞᱟᱹᱭ ᱟᱯᱮ ᱠᱟᱱᱟ ᱡᱮ ᱡᱟᱦᱟᱸᱭ ᱜᱮ ᱥᱟᱱᱛᱟᱲ ᱠᱚᱲᱟ ᱪᱷᱟᱛᱤᱠ ᱵᱟᱹᱦᱩ ᱠᱚᱵᱚᱱ ᱟᱹᱜᱩᱭᱮᱫ ᱠᱚ ᱥᱮ ᱪᱷᱟᱛᱤᱠ ᱴᱷᱮᱱ ᱟᱵᱚᱨᱮᱱ ᱥᱟᱶᱛᱟ ᱛᱟᱞᱟ ᱨᱮᱱ ᱠᱩᱲᱤ ᱜᱤᱫᱽᱨᱟᱹ ᱠᱚ ᱪᱟᱞᱟᱜ ᱠᱟᱱᱟ ᱡᱟᱦᱟᱸᱭ ᱜᱮ ᱯᱨᱚᱴᱮᱠᱴ ᱠᱟᱛᱮ ᱵᱚᱱ ᱠᱚᱨᱟᱣ ᱫᱟᱲᱮᱭᱟᱜ ᱠᱟᱱᱟ ᱥᱤᱠᱩᱨᱤᱴᱤ ᱠᱟᱛᱮ ᱵᱚᱱ ᱠᱚᱨᱟᱣ ᱫᱟᱲᱮᱭᱟᱜ ᱠᱟᱱᱟ ᱩᱱᱠᱩᱣᱟᱜ ᱫᱚ ᱴᱷᱤᱠ ᱜᱮᱵᱚᱱ ᱢᱮᱱᱮᱫᱼᱟ ᱡᱟᱦᱟᱸᱭ ᱜᱮ ᱡᱚᱢ ᱡᱟᱹᱛᱤ ᱥᱮ ᱦᱟᱱᱟ ᱱᱟᱣᱟ ᱠᱟᱛᱮ ᱚᱱᱟ ᱠᱚᱫᱚ ᱡᱚᱛᱚ ᱵᱚᱱ ᱯᱟᱨᱚᱢ ᱠᱟᱜ ᱠᱟᱱᱟ ᱥᱮ ᱱᱤᱛᱚᱜ ᱦᱚᱸ ᱡᱟᱦᱟᱸᱭ ᱯᱨᱚᱴᱮᱠᱴ ᱠᱟᱛᱮ ᱠᱚ ᱯᱟᱨᱚᱢ ᱠᱟᱫᱟ ᱥᱮᱠᱚ ᱵᱟᱯᱞᱟ ᱟᱠᱟᱱᱟ ᱱᱤᱛᱚᱜ ᱦᱚᱸ ᱡᱩᱫᱤ ᱟᱯᱮ ᱯᱮ ᱧᱮᱞ ᱠᱚᱣᱟ ᱤᱧ ᱫᱚ ᱵᱟᱹᱧ ᱵᱟᱲᱟᱭᱟ ᱡᱮ ᱚᱠᱟ ᱠᱚᱨᱮ ᱢᱮᱱᱟᱜ ᱠᱚᱣᱟ ᱛᱚᱵᱮ ᱤᱧᱟᱹᱜ ᱢᱚᱱᱮᱭ ᱢᱮᱱᱫᱟ ᱡᱮ ᱱᱚᱝᱠᱟ ᱦᱩᱭ ᱠᱟᱱᱟ ᱥᱮ ᱱᱤᱛᱚᱜ ᱦᱚᱸ ᱪᱷᱟᱹᱛᱤᱠ ᱥᱚᱸᱜᱮ ᱟᱹᱰᱤ ᱟᱹᱰᱤ ᱦᱚᱲ ᱥᱚᱝᱥᱟᱨ ᱠᱟᱛᱮ ᱢᱮᱱᱟᱜ ᱠᱚᱣᱟ ᱟᱨ ᱡᱟᱦᱟᱸᱭ ᱜᱮ ᱵᱟᱝ ᱠᱚ ᱫᱟᱲᱮ ᱠᱟᱜᱼᱟ ᱡᱟᱦᱟᱸᱭ ᱜᱮ ᱚᱱᱠᱟ ᱯᱨᱚᱴᱮᱠᱴ ᱠᱟᱛᱮ ᱵᱟᱝ ᱠᱚ ᱠᱚᱨᱟᱣ ᱠᱟᱜᱼᱟ ᱩᱱᱠᱩ ᱜᱮ ᱧᱮᱞ ᱦᱩᱭ ᱠᱟᱱᱟ ᱡᱮ ᱦᱚᱴᱚᱜ ᱨᱮ ᱪᱟᱴᱠᱤ ᱢᱟᱞᱟ ᱠᱟᱛᱮ ᱥᱮ ᱦᱚᱲᱢᱚ ᱨᱮᱱᱟᱜ ᱞᱩᱜᱽᱲᱤᱡ ᱥᱟᱱᱟᱢᱟᱜ ᱵᱷᱟᱺᱫᱩᱲ ᱠᱟᱛᱮ ᱜᱚᱴᱟ ᱠᱩᱞᱦᱤ ᱠᱩᱞᱦᱤ ᱥᱮ ᱦᱚᱨ ᱰᱟᱦᱟᱨ ᱛᱮᱵᱚᱱ ᱟᱥᱮᱱ ᱠᱚᱣᱟ᱾ ᱡᱟᱦᱟᱸᱭ ᱠᱚ ᱠᱚᱨᱟᱣ ᱫᱟᱲᱮᱭᱟᱫᱟ ᱩᱱᱠᱩ ᱫᱚ ᱴᱷᱤᱠ ᱜᱮ ᱟᱨ ᱡᱟᱦᱟᱸᱭ ᱵᱟᱝ ᱠᱚ ᱠᱚᱨᱟᱣ ᱫᱟᱲᱮᱭᱟᱫᱟ ᱩᱱᱠᱩ ᱫᱚᱵᱚᱱ ᱢᱮᱛᱟᱣᱟᱠᱚ ᱠᱟᱱᱟ ᱱᱚᱣᱟ ᱫᱚ ᱵᱟᱹᱲᱤᱡ ᱜᱮᱭᱟ᱾ ᱛᱚ ᱱᱚᱣᱟ ᱫᱚ ᱟᱵᱚ ᱥᱟᱱᱛᱟᱲᱟᱜ ᱚᱠᱟ ᱞᱮᱠᱟᱱ ᱵᱤᱪᱟᱹᱨ ᱛᱟᱵᱚᱱ ᱟᱨ ᱚᱱᱟ ᱛᱮᱜᱮ ᱛᱚᱧ ᱢᱮᱱ ᱠᱮᱫᱟ ᱡᱮ ᱱᱤᱛᱚᱜ ᱟᱵᱚᱣᱟᱜ ᱥᱟᱱᱛᱟᱲ ᱥᱟᱶᱛᱟ ᱦᱚᱸ ᱚᱱᱟ ᱚᱲᱮᱡ ᱠᱟᱱᱛᱷᱟ ᱞᱮᱠᱟᱜᱮ ᱡᱷᱤᱝᱜᱚᱞ ᱡᱷᱚᱝᱜᱚᱞ ᱪᱮᱫ ᱵᱟᱭ ᱤᱧ ᱫᱚ ᱟᱞᱚᱯᱮ ᱨᱟᱹᱜᱤᱭᱤᱧᱟ ᱡᱟᱦᱟᱸ ᱜᱮ ᱫᱩᱱᱭᱟᱹ ᱨᱮ ᱦᱩᱭᱩᱜ ᱠᱟᱱᱟ ᱚᱱᱟᱜᱤᱧ ᱞᱟᱹᱭᱫᱟ ᱛᱚᱵᱮ ᱤᱧᱟᱹᱜ ᱢᱚᱱᱮ ᱨᱮᱦᱚᱸ ᱱᱚᱝᱠᱟ ᱩᱭᱦᱟᱹᱨ ᱫᱚ ᱵᱟᱝ ᱛᱟᱦᱮᱸ ᱠᱟᱱᱟ ᱥᱮ ᱤᱧ ᱦᱚᱸ ᱱᱚᱝᱠᱟ ᱫᱚ ᱵᱟᱹᱧ ᱵᱷᱟᱹᱵᱤ ᱞᱮᱫᱼᱟ ᱡᱮ ᱟᱵᱚ ᱥᱟᱱᱛᱟᱲ ᱛᱟᱞᱟ ᱨᱮᱦᱚᱸ ᱢᱤᱫ ᱫᱤᱱᱚᱜ ᱢᱤᱫᱴᱟᱱ ᱪᱷᱟᱯᱟᱰᱟᱜ ᱟᱵᱚᱱ ᱢᱮᱱᱛᱮ ᱥᱮ ᱢᱤᱫᱴᱟᱱ ᱜᱮᱯ ᱛᱳᱭᱨᱤᱜᱼᱟ ᱢᱮᱱᱛᱮ ᱟᱨ ᱛᱤᱱᱟᱹᱜ ᱥᱟᱺᱜᱤᱧ ᱪᱮᱫ ᱦᱩᱭᱩᱜ ᱠᱟᱱᱟ ᱥᱮ ᱚᱠᱟᱴᱟᱜ ᱫᱷᱚᱨᱚᱢ ᱨᱮᱱᱟᱜ ᱠᱳᱰ ᱵᱚᱱ ᱧᱟᱢᱮᱫᱼᱟ ᱚᱱᱟ ᱫᱚ ᱚᱠᱛᱚ ᱜᱮᱭ ᱞᱟᱹᱭᱟ ᱟᱨ ᱱᱚᱣᱟ ᱛᱟᱭᱚᱢ ᱟᱵᱚ ᱥᱟᱱᱛᱟᱲ ᱥᱟᱶᱛᱟ ᱨᱮᱦᱚᱸ ᱟᱹᱰᱤ ᱨᱚᱠᱚᱢ ᱜᱷᱚᱴᱚᱱᱟ ᱜᱷᱚᱴᱟᱜᱼᱟ ᱟᱨ ᱚᱱᱟ ᱫᱚ ᱦᱟᱸᱜ ᱥᱚᱢᱚᱭ ᱜᱮ ᱞᱟᱹᱭᱟ ᱛᱚ ᱱᱚᱣᱟ ᱠᱷᱚᱱᱟᱜ ᱟᱨ ᱵᱟᱹᱲᱛᱤ ᱠᱤᱪᱷᱩ ᱫᱚ ᱵᱟᱹᱧ ᱢᱮᱱᱮᱜᱼᱟ ᱱᱚᱰᱮ ᱜᱮ ᱱᱚᱣᱟ ᱵᱷᱤᱰᱭᱳᱧ ᱢᱩᱪᱟᱹᱫᱮᱜᱼᱟ ᱛᱚ ᱡᱟᱦᱟᱸᱭ ᱠᱚ ᱡᱩᱫᱤ ᱵᱷᱤᱰᱭᱳ ᱵᱷᱟᱹᱜᱤ ᱵᱚᱱ ᱵᱩᱡᱷᱟᱹᱣ ᱠᱮᱜᱼᱟ ᱥᱮᱵᱚᱱ ᱠᱩᱥᱤᱭᱟᱫᱟ ᱛᱟᱦᱚᱞᱮ ᱠᱷᱟᱱ ᱚᱵᱚᱥᱥᱳᱭ ᱢᱤᱫᱴᱟᱝ ᱞᱟᱭᱤᱠ ᱠᱟᱛᱮ ᱵᱟᱲᱟᱭ ᱦᱚᱪᱚᱧ ᱯᱮ ᱟᱨ ᱢᱤᱫᱴᱟᱝ ᱠᱚᱢᱮᱱᱴ ᱥᱟᱶᱛᱮ ᱪᱮᱱᱮᱞ ᱥᱟᱵᱥᱠᱨᱟᱭᱤᱵᱽ ᱫᱚ ᱟᱞᱚ ᱵᱚᱱ ᱦᱤᱲᱤᱧ ᱢᱟ ᱟᱨ ᱥᱟᱶᱨᱮ ᱛᱟᱦᱮᱱ ᱢᱮ ᱥᱟᱶᱛᱮ ᱛᱟᱦᱮᱱ ᱯᱮ ᱥᱟᱱᱟᱢ ᱞᱮᱠᱟᱱ ᱩᱭᱦᱟᱹᱨ ᱥᱟᱶᱛᱮ ᱢᱮᱱᱟᱭ ᱥᱟᱱᱛᱟᱞᱤ ᱳᱣᱟᱨᱰ ᱢᱟ ᱛᱟᱦᱚᱞᱮ ᱟᱨᱦᱚᱸ ᱵᱚᱱ ᱧᱟᱯᱟᱢᱟ ᱫᱚᱥᱟᱨ ᱵᱷᱤᱰᱤᱭᱳ ᱨᱮ᱾